ᱱᱟᱯᱟᱭ ᱡᱤᱱᱤᱥ ᱛᱚᱵᱮ ᱠᱟᱛᱷᱟ ᱫᱚ ᱦᱩᱭᱩᱜ ᱠᱟᱱᱟ ᱤᱧᱤᱧ ᱧᱮᱞ ᱟᱠᱟᱫᱟ ᱱᱚᱰᱮ ᱫᱚ ᱠᱷᱟᱹᱞᱤ ᱢᱤᱫ ᱟᱛᱳ ᱨᱮᱱ ᱫᱚ ᱵᱟᱝ ᱱᱚᱰᱮ ᱢᱮᱱᱟᱜ ᱟᱠᱟᱫ ᱯᱚᱸᱪᱤᱥ ᱪᱷᱟᱵᱵᱤᱥ ᱴᱤ ᱟᱛᱳ ᱨᱮᱱ ᱦᱚᱲ ᱢᱮᱱᱟᱜ ᱟᱠᱟᱫ ᱛᱚᱵᱮ ᱧᱮᱞ ᱯᱮ ᱛᱤᱦᱤᱧ ᱫᱚᱠᱚ ᱨᱟᱹᱥᱠᱟᱹ ᱟᱨ ᱜᱟᱯᱟ ᱫᱚᱠᱚ ᱞᱟᱹᱲᱦᱟᱹᱭᱚᱜᱼᱟ ᱪᱮᱫ ᱞᱮᱠᱟ ᱠᱚ ᱞᱟᱹᱲᱦᱟᱹᱭᱚᱜᱼᱟ ᱤᱧᱤᱧ ᱧᱮᱞ ᱟᱠᱟᱫ ᱠᱚ ᱛᱟᱵᱚᱱᱟ ᱚᱱᱟ ᱫᱚ ᱞᱟᱹᱲᱦᱟᱹᱭ ᱫᱚ ᱦᱟᱲᱟᱢ ᱵᱩᱲᱦᱤ ᱛᱟᱠᱚ ᱡᱟᱹᱥᱛᱤ ᱫᱚᱧ ᱧᱮᱞ ᱟᱠᱟᱫ ᱠᱚᱣᱟ ᱛᱟᱨ ᱢᱟᱱᱮ ᱦᱟᱲᱟᱢ ᱵᱩᱲᱦᱤ ᱫᱚ ᱪᱮᱫ ᱞᱮᱠᱟ ᱡᱟᱦᱟᱸᱭ ᱠᱚ ᱜᱤᱫᱟᱹᱨ ᱟᱯᱟᱛ ᱮᱸᱜᱟᱛ ᱟᱠᱟᱱ ᱠᱟᱱ ᱩᱱᱠᱩ ᱫᱚ ᱵᱟᱝ ᱩᱱᱠᱩ ᱫᱚ ᱜᱤᱫᱟᱹᱨ ᱯᱤᱫᱟᱹᱨ ᱨᱮᱛᱮ ᱴᱷᱤᱠ ᱜᱮᱠᱚ ᱧᱮᱞᱟ ᱡᱟᱦᱟᱸᱭ ᱦᱟᱸᱜ ᱱᱟᱣᱟ ᱱᱟᱣᱟ ᱠᱚ ᱵᱟᱯᱞᱟ ᱟᱠᱟᱱ ᱵᱟᱯᱞᱟ ᱠᱟᱛᱮᱫ ᱯᱮ ᱢᱟᱹᱦᱱᱟᱹ ᱦᱩᱭ ᱟᱠᱟᱱ ᱛᱟᱭᱟ ᱪᱷᱚ ᱢᱟᱹᱦᱱᱟᱹ ᱢᱮᱱᱫᱚ ᱡᱟᱦᱟᱸᱭ ᱠᱚᱨᱮᱱ ᱜᱤᱫᱟᱹᱨ ᱯᱤᱫᱟᱹᱨ ᱵᱟᱠᱚ ᱦᱩᱭ ᱟᱠᱟᱱ ᱵᱟᱦᱨᱮ ᱟᱛᱳ ᱠᱷᱚᱡ ᱠᱚ ᱦᱮᱡ ᱮᱱ ᱜᱮ ᱟᱫᱚ ᱦᱟᱲᱟᱢ ᱵᱩᱲᱦᱤ ᱠᱚᱲᱟ ᱦᱚᱸᱛᱚ ᱟᱡ ᱵᱟᱹᱦᱩ ᱵᱟᱭ ᱟᱹᱜᱩ ᱞᱮᱠᱷᱟᱱ ᱫᱚ ᱵᱟᱝ ᱡᱩᱛᱩᱜᱼᱟ ᱟᱫᱚ ᱴᱷᱤᱠ ᱦᱟᱸᱜ ᱠᱤᱱ ᱦᱮᱡ ᱮᱱ ᱜᱮ ᱡᱟᱦᱟᱸᱭᱟᱜ ᱵᱟᱨ ᱯᱮ ᱢᱟᱥ ᱞᱟᱦᱟᱨᱮ ᱵᱟᱯᱞᱟ ᱦᱩᱭ ᱟᱠᱟᱱᱟ ᱩᱱᱠᱤᱱ ᱫᱚ ᱟᱨᱚ ᱢᱤᱫ ᱥᱚᱸᱜᱮ ᱛᱮᱠᱤᱱ ᱦᱤᱡᱩᱜᱼᱟ ᱟᱫᱚ ᱦᱮᱡ ᱞᱮᱱᱠᱷᱟᱱ ᱱᱮᱛᱟᱨ ᱫᱚ ᱱᱮᱛᱟᱨ ᱨᱮᱱ ᱡᱮᱱᱟᱨᱮᱥᱚᱱ ᱨᱮᱱ ᱠᱩᱲᱤ ᱫᱚ ᱯᱨᱟᱭ ᱜᱮ ᱥᱤᱠᱠᱷᱤᱛᱚ ᱠᱩᱲᱤ ᱠᱟᱱ ᱛᱟᱵᱚᱱᱟ ᱠᱚ ᱥᱠᱩᱞ ᱠᱚᱨᱮ ᱠᱚ ᱯᱟᱲᱦᱟᱜ ᱠᱟᱱᱟ ᱠᱚᱞᱮᱡᱽ ᱠᱚᱨᱮ ᱛᱟᱨ ᱢᱟᱱᱮ ᱩᱱᱠᱩ ᱨᱮᱱ ᱫᱚ ᱜᱟᱛᱮ ᱠᱩᱲᱤ ᱠᱚᱫᱚ ᱡᱟᱹᱥᱛᱤ ᱢᱮᱱᱟᱜ ᱟᱠᱟᱫ ᱠᱚᱣᱟ ᱱᱮᱛᱟᱨ ᱫᱚ ᱯᱷᱳᱱ ᱛᱮᱠᱚ ᱵᱟᱲᱟᱭ ᱧᱟᱢ ᱮᱫᱟ ᱵᱟᱝᱢᱟ ᱩᱱᱤ ᱩᱢᱩᱠ ᱫᱚᱭ ᱡᱟᱶᱟᱭᱮᱱᱟ ᱵᱟᱯᱞᱟ ᱠᱟᱛᱮ ᱫᱚ ᱵᱟᱝ ᱟᱸᱜᱤᱨ ᱠᱟᱛᱮ ᱟᱫᱚ ᱱᱚᱰᱮ ᱦᱟᱸᱜ ᱠᱚ ᱧᱟᱯᱟᱢᱚᱜᱼᱟ ᱟᱫᱚ ᱠᱚ ᱢᱮᱱᱟ ᱮ ᱵᱟᱵᱟᱨᱮ ᱮᱱᱟ ᱮᱱᱟ ᱵᱟᱨᱟ ᱵᱤᱫᱷᱣᱟᱹ ᱢᱟᱥᱮ ᱡᱟᱶᱟᱭ ᱠᱟᱛᱮ ᱮᱢ ᱵᱟᱹᱜᱤᱭᱟᱫ ᱞᱮᱭᱟ ᱛᱤᱱᱟᱹᱜ ᱥᱚᱠ ᱛᱟᱦᱮᱸ ᱠᱟᱱᱟ ᱞᱩᱝᱛᱤ ᱧᱚᱜ ᱞᱮ ᱪᱟᱞᱟᱜᱼᱟ ᱛᱮᱧᱟᱝ ᱫᱚ ᱩᱠᱩᱨᱤ ᱟᱫᱚ ᱩᱱᱤ ᱦᱚᱸᱭ ᱢᱮᱱᱟ ᱦᱟᱹᱱᱤ ᱦᱟᱸᱰᱮ ᱛᱮᱧᱟᱝ ᱟᱫᱚ ᱢᱟ ᱛᱟᱦᱞᱮ ᱛᱤᱦᱤᱧ ᱫᱚ ᱵᱚᱱ ᱮᱱᱮᱡᱮᱭᱟ ᱛᱮᱧᱟᱝ ᱦᱮᱸ ᱵᱟᱭ ᱮᱱᱮᱡ ᱪᱚ ᱟᱠᱟᱫ ᱵᱚᱱᱟ ᱟᱫᱚ ᱜᱟᱛᱮ ᱠᱩᱲᱤ ᱠᱟᱱᱟ ᱠᱚ ᱟᱫᱚ ᱠᱚ ᱢᱮᱱᱫᱟ ᱮ ᱛᱮᱧᱟᱝ ᱪᱚᱞᱚ ᱮᱱᱮᱡ ᱵᱚᱱ ᱥᱟᱵᱚᱜᱼᱟ ᱟᱫᱚ ᱠᱚᱲᱟ ᱫᱚ ᱱᱟᱥᱮᱱᱟᱜ ᱫᱚᱞᱮ ᱞᱟᱡᱟᱣ ᱧᱚᱜᱚᱜᱼᱟ ᱦᱮᱸ ᱥᱮ ᱟᱫᱚ ᱩᱱ ᱥᱚᱢᱚᱭ ᱫᱚ ᱠᱚᱲᱟ ᱫᱚ ᱪᱮᱫ ᱮ ᱢᱮᱱᱟ ᱩᱱᱟᱹᱜ ᱜᱟᱱ ᱥᱟᱞᱟ ᱠᱩᱲᱤ ᱛᱟᱞᱟᱨᱮᱢ ᱥᱟᱵᱚᱜᱼᱟ ᱚᱠᱟ ᱞᱮᱠᱟ ᱢᱟ ᱢᱟ ᱟᱯᱮ ᱟᱯᱮ ᱜᱮ ᱮᱱᱮᱡ ᱯᱮ ᱢᱟ ᱛᱤᱦᱤᱧ ᱫᱚ ᱢᱟ ᱵᱚᱭᱦᱟ ᱠᱩᱲᱤ ᱯᱮ ᱧᱟᱯᱟᱢ ᱟᱠᱟᱱᱟ ᱜᱟᱛᱮ ᱠᱩᱲᱤ ᱮᱱᱮᱡ ᱯᱮ ᱮᱠᱫᱚᱢ ᱠᱚ ᱥᱟᱵ ᱮᱱ ᱜᱮ ᱱᱮᱛᱟᱨᱟᱜ ᱮᱱᱮᱡ ᱦᱟᱱᱮ ᱫᱩᱠᱩᱲ ᱫᱩᱠᱩᱲ ᱠᱚ ᱞᱟᱜᱟᱣ ᱟᱠᱟᱱᱟ ᱠᱚᱲᱟ ᱫᱚ ᱪᱮᱫ ᱮ ᱪᱤᱠᱟᱹᱭᱮᱫᱼᱟ ᱥᱟᱭᱤᱰ ᱨᱮᱭ ᱛᱤᱸᱜᱩ ᱟᱠᱟᱱᱟ ᱦᱮᱸ ᱪᱮ ᱢᱮᱱᱠᱷᱟᱱ ᱩᱱᱤ ᱡᱟᱦᱟᱸᱭ ᱵᱟᱹᱦᱩ ᱠᱩᱲᱤ ᱠᱟᱱᱟᱭ ᱩᱱᱤᱭᱟᱜ ᱫᱷᱮᱭᱟᱱ ᱫᱚ ᱢᱮᱱᱟᱜ ᱟᱠᱟᱫ ᱛᱟᱭᱟ ᱟᱡ ᱡᱟᱶᱟᱭ ᱴᱷᱮᱱ ᱪᱮᱫ ᱮ ᱪᱤᱠᱟᱹᱭᱮᱫᱟ ᱱᱟᱛᱮ ᱱᱚᱛᱮ ᱦᱤᱞᱟᱹᱜ ᱠᱟᱱᱟ ᱠᱚᱭᱚᱜ ᱫᱚ ᱦᱟᱸᱰᱮᱭ ᱱᱚᱠᱟᱣ ᱟᱠᱟᱫᱼᱟ ᱦᱮᱸ ᱪᱮ ᱛᱚᱵᱮ ᱯᱟᱛᱟ ᱴᱟᱺᱰᱤ ᱨᱮᱫᱚ ᱟᱭᱢᱟ ᱦᱚᱲ ᱵᱚᱱ ᱧᱟᱯᱟᱢᱚᱜ ᱜᱮᱭᱟ ᱩᱱᱤ ᱠᱚᱲᱟ ᱦᱚᱸᱛᱚ ᱱᱮᱛᱟᱨ ᱨᱮᱱ ᱠᱚᱲᱟ ᱫᱚ ᱯᱨᱟᱭ ᱠᱚ ᱯᱟᱲᱦᱟᱜ ᱠᱟᱱ ᱛᱟᱵᱚᱱ ᱜᱮᱭᱟ ᱜᱟᱛᱮ ᱠᱚᱲᱟ ᱜᱟᱛᱮ ᱠᱩᱲᱤ ᱠᱚ ᱛᱟᱦᱮᱱ ᱜᱮᱭᱟ ᱛᱚ ᱫᱮᱠᱷᱟ ᱜᱮᱞᱚ ᱢᱤᱫᱴᱮᱱ ᱠᱚᱞᱮᱡᱽ ᱨᱮᱱ ᱥᱮ ᱥᱠᱩᱞ ᱨᱮᱱ ᱜᱟᱛᱮ ᱠᱩᱲᱤ ᱧᱟᱢ ᱜᱚᱫ ᱠᱮᱫᱮᱭᱟ ᱟᱫᱚ ᱧᱟᱢ ᱞᱮᱠᱷᱟᱱ ᱡᱟᱦᱟᱸ ᱪᱮᱫ ᱫᱚᱠᱤᱱ ᱜᱟᱞᱢᱟᱨᱟᱜᱼᱟ ᱟᱡ ᱵᱟᱹᱦᱩ ᱫᱚ ᱱᱚᱜᱼᱚ ᱱᱚᱝᱠᱟ ᱠᱟᱛᱮ ᱠᱚᱭᱚᱜ ᱟᱠᱟᱫᱟ ᱱᱚᱰᱮ ᱫᱚ ᱦᱤᱞᱟᱹᱜ ᱠᱟᱱ ᱜᱮᱭᱟ ᱟᱫᱚ ᱢᱚᱱᱮ ᱢᱚᱱᱮ ᱛᱮ ᱪᱮᱫ ᱮ ᱢᱮᱱᱫᱟ ᱨᱚᱜᱟ ᱪᱚᱫᱟ ᱠᱟᱱᱟᱭ ᱮ ᱚᱠᱚᱭ ᱥᱚᱸᱜᱮ ᱮᱢ ᱜᱟᱞᱢᱟᱨᱟᱜ ᱠᱟᱱᱟ ᱤᱥᱤᱲ ᱟᱛᱮᱫ ᱵᱟᱲᱟᱭ ᱛᱮᱫ ᱤᱧ ᱧᱟᱢ ᱢᱟ ᱱᱚᱝᱠᱟ ᱡᱟᱭᱜᱟ ᱞᱟᱝ ᱥᱚᱥᱚ ᱢᱮᱭᱟ ᱵᱟᱝ ᱰᱟᱠᱛᱟᱨ ᱴᱷᱮᱡ ᱦᱚᱸ ᱵᱟᱢ ᱩᱫᱩᱜ ᱫᱟᱲᱮᱣᱟ ᱢᱟᱭᱟ ᱛᱟᱨ ᱢᱟᱱᱮ ᱪᱮᱫ ᱱᱚᱣᱟ ᱫᱚ ᱤᱫᱤᱭᱮᱫ ᱟᱭ ᱠᱟᱱᱟ ᱠᱤᱱᱛᱩ ᱱᱚᱣᱟ ᱡᱤᱱᱤᱥ ᱜᱮ ᱡᱩᱫᱤ ᱩᱞᱴᱟᱹ ᱠᱚ ᱠᱩᱲᱤ ᱥᱚᱸᱜᱮ ᱜᱮ ᱮᱴᱟᱜ ᱠᱚᱲᱟ ᱠᱚ ᱜᱟᱞᱢᱟᱨᱟᱜ ᱠᱟᱱᱟ ᱩᱱ ᱥᱚᱢᱚᱭ ᱫᱚ ᱠᱚᱲᱟ ᱫᱚ ᱪᱮᱫ ᱞᱮ ᱢᱮᱱᱟ ᱤᱭᱟ ᱤᱧ ᱵᱟᱹᱦᱩ ᱫᱚ ᱚᱠᱚᱭ ᱥᱚᱸᱜᱮ ᱭᱟᱭ ᱜᱟᱞᱢᱟᱨᱟᱜ ᱠᱟᱱᱟ ᱭᱟ ᱢᱮᱱᱫᱟ ᱚᱠᱚᱭ ᱯᱮᱲᱟ ᱛᱮᱱᱟᱜ ᱠᱟᱱᱟᱭ ᱯᱟᱥᱮ ᱢᱟᱱᱮ ᱠᱚᱲᱟ ᱫᱚ ᱱᱮᱜ ᱤᱱᱟᱹ ᱨᱮᱜᱮ ᱞᱮ ᱪᱟᱵᱟᱭᱟ ᱡᱟᱹᱥᱛᱤ ᱫᱚ ᱠᱩᱲᱤ ᱠᱚ ᱢᱮᱱᱟ ᱟᱹᱛᱠᱤᱨ ᱠᱮᱫᱮᱭᱟ ᱠᱚ ᱱᱟ ᱤᱧ ᱡᱟᱶᱟᱭ ᱫᱚ ᱱᱟ ᱱᱚᱜᱼᱚ ᱱᱚᱝᱠᱟ ᱵᱮᱯᱟᱨ ᱛᱚ ᱱᱚᱜᱼᱚ ᱱᱟ ᱫᱚ ᱪᱟᱞᱟᱣᱮᱱᱟ ᱡᱩᱨᱤᱯᱟᱹᱨᱤ ᱦᱚᱲᱟᱜ ᱟᱫᱚ ᱫᱚᱥᱟᱨ ᱦᱤᱞᱳᱜ ᱫᱚ ᱦᱟᱱᱮ ᱚᱲᱟᱜ ᱨᱮ ᱥᱮᱱ ᱠᱟᱛᱮ ᱠᱟᱹᱣᱢᱟᱹᱣ ᱠᱤᱱ ᱞᱟᱜᱟᱣᱮᱱ ᱜᱮ ᱛᱚᱵᱮ ᱰᱟᱺᱜᱩᱣᱟᱹ ᱴᱷᱤᱠ ᱜᱮᱭᱟ ᱭᱟ ᱰᱮᱱᱥ ᱞᱟᱹᱜᱤᱫ ᱤᱧ ᱦᱚᱦᱚ ᱠᱚᱣᱟ ᱦᱟᱸᱜ ᱛᱚᱵᱮ ᱪᱮᱫ ᱞᱮᱠᱟᱭᱮᱱᱟ ᱱᱚᱣᱟ ᱫᱚ ᱡᱩᱨᱤᱯᱟᱹᱨᱤ ᱦᱚᱲᱟᱜ ᱪᱟᱞᱟᱣᱮᱱᱟ ᱛᱟᱦᱞᱮ ᱰᱟᱺᱜᱩᱣᱟᱹ ᱠᱚᱲᱟ ᱠᱩᱲᱤ ᱫᱚ ᱪᱮᱫ ᱥᱩᱠ ᱨᱮ ᱢᱮᱱᱟᱜ ᱟᱠᱟᱫ ᱠᱚᱣᱟ ᱱᱩᱠᱩ ᱫᱚ ᱵᱟᱹᱱᱩᱜ ᱟᱠᱟᱫ ᱠᱚᱣᱟ ᱱᱩᱠᱩ ᱦᱚᱸ ᱫᱚᱥ ᱫᱤᱱ ᱞᱟᱦᱟ ᱠᱷᱚᱱ ᱠᱚ ᱯᱷᱳᱱ ᱡᱚᱱᱚᱜᱼᱟ ᱱᱮᱛᱟᱨ ᱨᱮᱱ ᱠᱚᱲᱟ ᱠᱩᱲᱤᱭᱟᱜ ᱫᱩᱞᱟᱹᱲ ᱠᱩᱲᱤ ᱫᱚ ᱪᱮᱫ ᱞᱮᱠᱟ ᱠᱚᱲᱟ ᱫᱚᱠᱚ ᱢᱮᱛᱟ ᱠᱚᱣᱟ ᱵᱟᱹᱵᱩ ᱥᱚᱱᱟ ᱱᱮᱛᱟ ᱫᱚ ᱵᱟᱹᱵᱩ ᱥᱚᱱᱟᱭ ᱦᱚᱦᱚ ᱟᱢᱟ ᱟᱨ ᱠᱩᱲᱤ ᱠᱚᱲᱟ ᱫᱚ ᱪᱮᱫ ᱠᱚ ᱢᱮᱱᱟ ᱦᱮ ᱡᱟᱱᱩ ᱵᱟᱵᱟ ᱨᱮ ᱵᱟᱨ ᱫᱤᱱ ᱯᱚᱨ ᱫᱚᱯᱮ ᱧᱮᱞᱟ ᱦᱚᱦᱚ ᱡᱚᱱᱚᱜ ᱟᱠᱚ ᱨᱟᱱᱩ ᱪᱮᱫ ᱞᱮᱠᱟ ᱫᱩᱞᱟᱹᱲᱮᱢ ᱧᱮᱞᱟ ᱟᱫᱚ ᱦᱟᱸᱜ ᱪᱮᱫ ᱮ ᱢᱮᱱᱮᱜᱼᱟ ᱢᱮᱱᱫᱟᱭ ᱚᱥᱩᱨᱰᱤ ᱨᱮ ᱱᱚᱝᱠᱟ ᱯᱷᱟᱱᱥᱮᱱ ᱦᱩᱭᱩᱜᱼᱟ ᱵᱟᱢ ᱪᱟᱞᱟᱜᱼᱟ ᱠᱩᱲᱤ ᱦᱚᱸᱭ ᱢᱮᱱᱟ ᱪᱟᱞᱟᱜ ᱟᱹᱧ ᱪᱟᱞᱟᱜ ᱟᱹᱧ ᱡᱟᱦᱟᱸ ᱞᱮᱠᱟ ᱠᱟᱛᱮ ᱤᱧ ᱪᱟᱞᱟᱜᱼᱟ ᱚᱲᱟᱜ ᱨᱮ ᱜᱚ ᱵᱟᱵᱟᱧ ᱢᱮᱛᱟᱭᱟ ᱢᱟᱢᱚ ᱚᱲᱟᱜ ᱤᱧ ᱪᱟᱞᱟᱜᱼᱟ ᱮᱱᱛᱮ ᱨᱮᱦᱚᱸ ᱤᱧ ᱫᱚ ᱩᱠᱩ ᱩᱠᱩ ᱛᱤᱧ ᱫᱟᱹᱲᱟ ᱟᱢ ᱥᱚᱸᱜᱮ ᱫᱩᱧ ᱧᱟᱯᱟᱢᱚᱜ ᱜᱮᱭᱟ

ᱤᱧ ᱫᱚ ᱵᱟᱠᱚ ᱥᱮᱱ ᱦᱚᱪᱚᱣᱟᱹᱧ ᱠᱟᱱᱟ ᱢᱮᱱᱫᱟ ᱟᱪᱪᱷᱟ ᱵᱟᱹᱵᱩ ᱞᱟᱹᱭ ᱢᱮᱥᱮᱢ ᱪᱟᱞᱟᱜᱼᱟ ᱠᱚᱲᱟ ᱫᱚᱭ ᱢᱮᱱᱫᱟ ᱟᱢ ᱵᱟᱢ ᱪᱟᱞᱟᱜ ᱨᱮᱦᱚᱸ ᱤᱧ ᱫᱚ ᱢᱤᱫ ᱜᱷᱟᱹᱲᱤᱡ ᱫᱚᱧ ᱪᱟᱞᱟᱜ ᱜᱮᱭᱟ ᱟᱨᱚ ᱠᱩᱲᱤ ᱢᱮᱱᱟᱜ ᱠᱚᱣᱟ ᱱᱚᱣᱟ ᱫᱚ ᱢᱚᱱᱮ ᱢᱚᱱᱮ ᱛᱮᱭ ᱞᱟᱹᱭᱮᱜᱼᱟ ᱟᱫᱚ ᱠᱚᱲᱟ ᱫᱚᱭ ᱢᱮᱱ ᱠᱮᱫ ᱜᱮᱭᱟ ᱢᱮᱱᱫᱟ ᱦᱮᱸ ᱱᱟᱥᱮᱱᱟᱜ ᱫᱟᱬᱟ ᱵᱟᱲᱟ ᱫᱚᱧ ᱪᱟᱞᱟᱜᱼᱟ ᱩᱱ ᱥᱚᱢᱚᱭ ᱫᱚ ᱠᱩᱲᱤ ᱫᱚ ᱪᱮᱫ ᱮ ᱢᱮᱱᱫᱟ ᱱᱚᱜᱼᱚᱭ ᱛᱟᱢ ᱤᱧ ᱪᱮᱛᱟᱱ ᱨᱮ ᱫᱩᱞᱟᱹᱲ ᱤᱧ ᱵᱟᱹᱜᱤ ᱠᱟᱛᱮ ᱪᱟᱞᱟᱜ ᱥᱟᱱᱟᱭᱮᱫ ᱢᱮᱭᱟ ᱡᱚᱠᱷᱚᱱ ᱜᱮ ᱠᱩᱲᱤᱭ ᱨᱟᱜ ᱠᱮᱫᱟ ᱛᱚᱠᱷᱚᱱ ᱫᱚ ᱠᱚᱲᱟ ᱫᱚᱭ ᱢᱮᱱᱫᱟ ᱴᱷᱤᱠ ᱜᱮᱭᱟ ᱵᱟᱹᱧ ᱪᱟᱞᱟᱜᱼᱟ ᱛᱟᱦᱚᱞᱮ Apps and RAM and a dollar official sale. ᱢᱮᱱᱟ ᱦᱮ ᱠᱮᱫ ᱛᱮ ᱵᱟᱹᱵᱩ ᱥᱚᱱᱟ ᱠᱤᱱᱛᱩ ᱠᱩᱲᱤ ᱵᱟᱲᱟᱭᱟ ᱴᱷᱤᱠ ᱦᱟᱸᱜ ᱥᱟᱲᱮ ᱫᱚᱥ ᱵᱟᱡᱮ ᱱᱩᱠᱩ ᱫᱚᱠᱚ ᱩᱰᱩᱠᱚᱜᱼᱟ ᱥᱟᱲᱮ ᱫᱚᱥ ᱵᱟᱡᱮ ᱧᱤᱫᱟᱹᱭ ᱯᱷᱳᱱ ᱟᱠᱟᱫᱟ ᱠᱩᱲᱤ ᱠᱚᱲᱟ ᱴᱷᱮᱱ ᱮᱠᱫᱚᱢ ᱨᱤᱝᱚᱜ ᱠᱟᱱᱟ ᱪᱟᱞᱟᱣ ᱟᱠᱟᱱᱟ ᱠᱚᱲᱟ ᱫᱚᱭ ᱢᱮᱱᱫᱟ ᱱᱤᱛᱚᱜ ᱥᱚᱢᱚᱭ ᱭᱟ ᱩᱰᱩᱠᱚᱜ ᱥᱚᱢᱚᱭ ᱨᱮ ᱟᱪᱪᱷᱟᱭ ᱯᱷᱳᱱ ᱟᱹᱫᱤᱧ ᱫᱚ ᱯᱷᱳᱱᱮ ᱨᱤᱥᱤᱵᱷ ᱜᱚᱞ ᱠᱮᱫᱟ ᱢᱮᱱᱫᱟᱭ ᱵᱟᱹᱵᱩ ᱪᱮᱫ ᱮᱢ ᱪᱤᱠᱟᱹᱣᱮᱫᱟ ᱜᱤᱛᱤᱡ ᱟᱠᱟᱱᱟᱢ ᱠᱚᱲᱟ ᱫᱚᱭ ᱢᱮᱱᱮᱫᱼᱟ ᱵᱮᱨᱮᱫ ᱜᱮ ᱢᱤᱱᱟᱹᱧ ᱫᱚ ᱟᱫᱚ ᱪᱮᱫ ᱤᱧ ᱢᱮᱛᱟ ᱦᱮᱸ ᱜᱤᱛᱤᱡ ᱟᱠᱟᱱᱟᱹᱧ ᱢᱮᱱᱫᱟ ᱡᱩᱫᱤᱢ ᱜᱤᱛᱤᱡ ᱟᱠᱟᱱ ᱠᱷᱟᱱ ᱢᱟ ᱛᱟᱦᱞᱮ ᱠᱩᱠᱢᱩ ᱠᱩᱞᱤᱧ ᱢᱮ ᱠᱩᱠᱢᱩ ᱫᱚ ᱪᱤᱠᱟᱹᱭ ᱠᱩᱞᱟᱹᱭᱟ ᱢᱮᱱᱫᱟ ᱡᱩᱫᱤᱢ ᱫᱩᱲᱩᱵ ᱟᱠᱟᱱ ᱠᱷᱟᱱ ᱢᱟ ᱛᱟᱦᱞᱮ ᱢᱤᱫ ᱫᱷᱟᱣ ᱪᱚᱜ ᱟᱹᱧ ᱢᱮ ᱠᱟᱡᱟᱠ ᱠᱚ ᱪᱚᱜ ᱡᱚᱱᱚᱜ ᱠᱟᱱᱟ ᱟᱨᱮ ᱢᱮᱱᱫᱟ ᱱᱚᱣᱟ ᱠᱟᱛᱷᱟ ᱟᱸᱡᱚᱢ ᱠᱟᱛᱮ ᱡᱩᱫᱤ ᱞᱟᱡᱟᱣ ᱧᱚᱜ ᱮᱢ ᱟᱹᱭᱠᱟᱹᱣ ᱠᱮᱫ ᱛᱟᱦᱞᱮ ᱥᱮᱞᱯᱷᱤ ᱠᱟᱛᱮ ᱠᱩᱞᱤᱧ ᱢᱮ ᱠᱚᱲᱟ ᱫᱚ ᱡᱚᱛᱚ ᱠᱚ ᱵᱟᱹᱜᱤᱣᱟᱭ ᱠᱟᱱᱟ ᱩᱱ ᱥᱚᱢᱚᱭ ᱫᱚ ᱠᱚᱲᱟᱭ ᱨᱟᱸᱜᱟᱣ ᱟᱠᱟᱱᱟ ᱢᱮᱱᱫᱟᱭ ᱜᱤᱛᱤᱡ ᱦᱚᱸ ᱵᱟᱹᱧ ᱜᱤᱛᱤᱡ ᱟᱠᱟᱱᱟ ᱤᱧ ᱫᱚ ᱯᱤᱸᱰᱷᱟᱹ ᱞᱟᱛᱟᱨ ᱨᱮ ᱴᱟᱺᱰᱤ ᱛᱤᱧ ᱫᱩᱲᱩᱵ ᱟᱠᱟᱱᱟ ᱞᱟᱹᱭ ᱢᱮ ᱚᱠᱟᱴᱟᱜ ᱥᱮᱞᱯᱷᱤ ᱠᱟᱛᱮ ᱤᱧ ᱠᱩᱞᱟᱢᱟ ᱛᱚ ᱱᱮᱛᱟᱨᱟᱜ ᱫᱩᱞᱟᱹᱲ ᱫᱚᱠᱚ ᱱᱚᱜᱼᱚ ᱱᱚᱝᱠᱟ ᱪᱟᱵᱟ ᱟᱠᱟᱫᱟ ᱦᱮᱸ ᱪᱮ ᱛᱚᱵᱮ ᱡᱟᱭ ᱵᱟᱦᱩᱠ ᱟᱫᱚ ᱪᱮᱫ ᱤᱧ ᱢᱮᱱᱟ ᱟᱯᱮᱭᱟᱜ ᱫᱩᱞᱟᱹᱲ ᱠᱟᱱᱟ ᱵᱟᱹᱵᱩ ᱟᱯᱮ ᱞᱮᱠᱟ ᱫᱩᱞᱟᱹᱲᱚᱜ ᱯᱮ ᱟᱯᱱᱟᱨᱟᱜ ᱫᱚ ᱪᱮᱫ ᱦᱮᱸ ᱪᱮ ᱚᱱᱟᱛᱮ ᱵᱟᱠᱚ ᱢᱮᱱᱟ ᱦᱩᱲᱩ ᱨᱚᱦᱚᱭ ᱫᱚ ᱤᱧ ᱫᱚ ᱥᱮᱴᱮᱨ ᱟᱠᱟᱱᱟ ᱟᱥᱟᱱ ᱥᱟᱱ ᱵᱷᱟᱫᱚᱨ ᱟᱨ ᱠᱟᱹᱴᱤᱡ ᱠᱟᱹᱴᱤᱡ ᱵᱟᱹᱵᱩ ᱢᱟᱹᱭ ᱛᱟᱠᱚ ᱠᱚ ᱠᱷᱚᱡᱚᱜ ᱠᱟᱱᱟ ᱫᱩᱞᱟᱹᱲ ᱨᱮᱱᱟᱜ ᱟᱫᱚ ᱦᱮᱸ ᱪᱮ ᱱᱚᱣᱟ ᱢᱳᱵᱟᱭᱤᱞ ᱨᱮᱜᱮ ᱛᱚᱠᱚ ᱵᱤᱞᱤ ᱪᱟᱵᱟᱭᱮᱱᱟ ᱦᱮᱸ ᱥᱮ ᱛᱚᱵᱮ ᱡᱟᱭ ᱵᱟᱦᱩᱠ ᱵᱤᱞᱤ ᱯᱮ ᱟᱨ ᱵᱮᱨᱮᱞᱟᱜ ᱯᱮ ᱤᱧᱟᱹᱜ ᱫᱚ ᱪᱮᱫ ᱦᱮᱸ ᱪᱮ ᱫᱮᱞᱟ ᱠᱚᱢᱤᱴᱤ ᱠᱚᱲᱟ ᱠᱚᱠᱚ ᱱᱮᱦᱚᱨ ᱟᱹᱫᱤᱧᱟ ᱡᱮ ᱫᱟᱫᱟ ᱟᱨ ᱢᱤᱫᱴᱮᱱ ᱟᱞᱮᱨᱮᱱ ᱮᱱᱮᱡ ᱦᱚᱪᱚ ᱠᱚᱛᱟ ᱦᱮᱸ ᱪᱮ ᱛᱚᱵᱮ ᱩᱱᱠᱩ ᱦᱚᱸ ᱵᱟᱭ ᱮᱱᱮᱡ ᱦᱚᱪᱚ ᱞᱮᱠᱷᱟᱱ ᱢᱚᱱ ᱠᱷᱟᱨᱟᱯᱚᱜ ᱛᱟᱠᱚᱣᱟ ᱛᱚᱵᱮ ᱪᱚᱞᱚ ᱢᱚᱱ ᱡᱤᱭᱟᱹᱲ ᱞᱟᱹᱜᱤᱫ ᱫᱮᱞᱟ ᱠᱚᱢᱤᱴᱤ ᱫᱟᱫᱟ